ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱜᱼᱟ ᱮᱱᱮᱡ ᱥᱮᱨᱮᱧ ᱤᱭᱩᱴᱩᱵᱽ ᱪᱮᱱᱮᱞ ᱢᱟᱲᱟᱝ ᱫᱚ ᱱᱚᱣᱟ ᱪᱮᱱᱮᱞ ᱥᱮᱨᱮᱧ ᱮ ᱟᱯᱞᱳᱰ ᱞᱮᱫᱟ ᱛᱮᱦᱮᱧ ᱜᱟᱯᱟ ᱫᱚ ᱮᱱᱰᱨᱚᱭᱮᱰ ᱮᱯᱥ ᱨᱮᱱᱟᱜ ᱴᱤᱯᱥ ᱴᱨᱤᱠ ᱮ ᱥᱮᱭᱟᱨᱟ ᱥᱮ ᱞᱟᱹᱭ ᱥᱚᱫᱚᱨ ᱟᱵᱚᱱᱟ ᱥᱮ ᱵᱟᱲᱟᱭ ᱦᱚᱪᱚ ᱵᱚᱱᱟ ᱟᱨ ᱯᱷᱳᱱ ᱠᱚᱨᱮᱱᱟᱜ ᱡᱩᱫᱤ ᱡᱟᱦᱟᱱᱟᱜ ᱮᱴᱠᱮᱴᱚᱬᱮ ᱦᱩᱭᱩᱜᱼᱟ ᱡᱟᱦᱟᱱᱟᱜ ᱚᱥᱩᱵᱤᱫᱷᱟ ᱥᱮ ᱡᱟᱦᱟᱱᱟᱜ ᱡᱟᱦᱟᱸ ᱪᱤᱠᱟᱹ ᱠᱚᱜ ᱛᱟᱯᱮᱭᱟ ᱛᱟᱦᱚᱞᱮ ᱚᱱᱟ ᱠᱚᱭ ᱞᱟᱹᱭ ᱥᱚᱫᱚᱨᱟ ᱪᱮᱫ ᱞᱮᱠᱟ ᱠᱟᱛᱮᱫ ᱥᱚᱢᱟᱫᱷᱟᱱ ᱦᱩᱭᱩᱜᱼᱟ ᱛᱚ ᱛᱮᱦᱮᱧ ᱫᱚᱧ ᱞᱟᱹᱭ ᱟᱯᱮᱭᱟ ᱡᱮ ᱦᱳᱣᱟᱴᱥ ᱮᱯ ᱱᱟᱢᱵᱟᱨ ᱵᱟᱝ ᱥᱮᱵᱷ ᱠᱟᱛᱮᱫ ᱥᱮ ᱠᱚᱱᱴᱟᱠ ᱵᱟᱝ ᱥᱮᱵᱷ ᱠᱟᱛᱮᱫ ᱪᱤᱠᱟᱹ ᱛᱮᱵᱚᱱ ᱪᱟᱴᱟ ᱥᱟᱵ ᱠᱟᱜ ᱵᱮᱱ ᱱᱟᱣᱟ ᱢᱤᱫ ᱦᱚᱲᱮ ᱢᱮᱛᱟᱜ ᱢᱮᱭᱟ ᱡᱮ ᱤᱧᱟᱹᱜ ᱱᱟᱢᱵᱟᱨ ᱨᱮ ᱯᱷᱳᱴᱳ ᱵᱷᱮᱡᱟᱭᱮᱢ ᱥᱮ ᱡᱟᱦᱟᱱᱟᱜ ᱜᱮ ᱛᱚ ᱩᱱᱤᱭᱟᱜ ᱱᱟᱢᱵᱟᱨ ᱞᱟᱦᱟᱛᱮ ᱟᱵᱚ ᱫᱚᱵᱚᱱ ᱵᱟᱲᱟᱭᱟ ᱡᱮ ᱛᱟᱦᱚᱞᱮ ᱥᱮᱵᱷ ᱞᱟᱜᱟᱣ ᱵᱚᱱᱟ ᱟᱵᱚ ᱚᱱᱟ ᱠᱚᱱᱴᱟᱠ ᱱᱟᱢᱵᱟᱨ ᱛᱟᱨᱯᱚᱨ ᱩᱱᱤ ᱯᱷᱳᱴᱳ ᱥᱮ ᱵᱷᱤᱰᱭᱳ ᱵᱚᱱ ᱥᱮᱱᱰ ᱫᱟᱲᱮᱭᱟᱭᱟ ᱛᱚ ᱛᱮᱦᱮᱧ ᱫᱚᱧ ᱞᱟᱹᱭ ᱟᱯᱮᱭᱟ ᱡᱮ ᱚᱱᱟ ᱱᱟᱢᱵᱟᱨ ᱵᱤᱱᱟᱹ ᱥᱮᱵᱷ ᱠᱟᱛᱮᱫ ᱥᱩᱫᱩ ᱱᱟᱢᱵᱟᱨ ᱡᱩᱫᱤ ᱵᱚᱱ ᱵᱟᱲᱟᱭᱟ ᱚᱱᱟ ᱛᱮᱜᱮ ᱦᱩᱭᱩᱜᱼᱟ ᱚᱱᱟ ᱛᱮᱜᱮ ᱟᱵᱚ ᱵᱚᱱ ᱠᱩᱞ ᱫᱟᱲᱮᱭᱟᱭᱟ ᱛᱚ ᱪᱮᱫ ᱞᱮᱠᱟ ᱠᱟᱛᱮᱫ ᱚᱱᱟ ᱜᱮᱵᱚᱱ ᱧᱮᱞᱟ ᱚᱱᱟ ᱠᱷᱟᱹᱛᱤᱨ ᱛᱮ ᱟᱵᱚ ᱰᱮᱴᱟ ᱚᱱ ᱞᱟᱜᱟᱣ ᱵᱚᱱᱟ ᱰᱮᱴᱟ ᱧᱮᱞ ᱞᱮᱠᱟ ᱚᱱ ᱜᱮ ᱤᱧᱟᱹᱜ ᱫᱚ ᱛᱚ ᱰᱮᱴᱟ ᱚᱱ ᱦᱩᱭ ᱞᱮᱱᱠᱷᱟᱱ ᱵᱨᱟᱣᱡᱟᱨ ᱨᱮᱱᱟᱜ ᱡᱩᱨᱩᱨᱚᱛ ᱯᱟᱲᱟᱣ ᱵᱚᱱᱟ ᱟᱵᱚ ᱫᱚ ᱠᱨᱳᱢ ᱵᱨᱟᱣᱡᱟᱨ ᱯᱞᱮ ᱥᱴᱳᱨ ᱠᱷᱚᱱ ᱯᱮ ᱰᱟᱣᱩᱱᱞᱳᱰᱟ ᱡᱩᱫᱤ ᱵᱟᱹᱱᱩᱜ ᱛᱟᱵᱚᱱ ᱠᱷᱟᱱ ᱟᱨ ᱢᱮᱱᱟᱜ ᱠᱷᱟᱱ ᱢᱟ ᱱᱟᱯᱟᱭ ᱠᱟᱛᱷᱟ ᱠᱟᱱ ᱜᱮ ᱛᱚ ᱱᱤᱛᱚᱜ ᱧᱮᱞ ᱮᱫᱟᱯᱮ ᱢᱟᱣᱩᱥ ᱧᱮᱞᱚᱜ ᱠᱟᱱᱟ ᱢᱤᱫᱴᱮᱱ ᱟᱨ ᱩᱜᱽᱞᱤ ᱪᱤᱱᱦᱟᱹ ᱧᱮᱞᱚᱜ ᱠᱟᱱᱟ ᱛᱚ ᱟᱯᱮ ᱫᱚ ᱩᱜᱽᱞᱤ ᱪᱤᱱᱦᱟᱹ ᱨᱮ ᱫᱷᱮᱭᱟᱱ ᱮᱢᱟᱜ ᱯᱮ ᱢᱟᱣᱩᱥ ᱫᱚ ᱡᱟᱦᱟᱸ ᱥᱮᱫ ᱜᱮ ᱪᱟᱞᱟᱣᱮᱱ ᱛᱚ ᱩᱜᱽᱞᱤ ᱪᱤᱱᱦᱟᱹ ᱡᱟᱦᱟᱸ ᱥᱮᱫ ᱪᱟᱞᱟᱜ ᱠᱟᱱᱟ ᱚᱱᱟ ᱠᱚᱭᱚᱜ ᱟᱜ ᱯᱮ ᱚᱠᱟ ᱚᱠᱟ ᱴᱷᱮᱱᱤᱧ ᱴᱤᱯᱟᱹᱣᱫᱟ ᱚᱱᱟ ᱞᱟᱛᱟᱨ ᱨᱮᱯᱮ ᱧᱮᱞ ᱮᱫᱟ ᱠᱨᱳᱢ ᱢᱮᱱᱟᱜᱼᱟ ᱠᱨᱳᱢ ᱨᱤᱧ ᱤᱫᱤ ᱠᱮᱫᱟ ᱴᱮᱯ ᱠᱤᱫᱟᱹᱧ ᱛᱚ ᱵᱟᱝ ᱦᱩᱭ ᱞᱮᱱᱟ ᱵᱟᱭ ᱠᱟᱹᱢᱤ ᱫᱟᱲᱮᱭᱟᱫᱟ ᱱᱤᱛᱚᱜ ᱧᱮᱞ ᱯᱮ ᱴᱮᱯ ᱠᱤᱫᱟᱹᱧ ᱠᱨᱳᱢ ᱳᱯᱮᱱ ᱮᱱᱟ ᱛᱟᱨᱯᱚᱨ ᱥᱟᱨᱪ ᱚᱨ ᱴᱟᱭᱤᱯ ᱳᱭᱮᱵᱽ ᱮᱰᱨᱮᱥ ᱡᱟᱦᱟᱸ ᱴᱷᱮᱱ ᱚᱞ ᱦᱮᱱᱟᱜᱼᱟ ᱚᱸᱰᱮ ᱵᱚᱱ ᱠᱞᱤᱠᱟ ᱛᱟᱨᱯᱚᱨ ᱱᱚᱰᱮ ᱚᱞ ᱦᱩᱭᱩᱜ ᱛᱟᱵᱚᱱᱟ ᱱᱚᱣᱟ ᱜᱮ ᱟᱥᱚᱞ ᱴᱨᱤᱠ ᱫᱚ ᱰᱟᱵᱞᱩ ᱮ ᱛᱟᱨᱯᱚᱨ ᱰᱚᱴ ᱮᱢ ᱤ ᱯᱩᱭᱞᱩ ᱰᱟᱵᱞᱩ ᱮ ᱢᱟᱱᱮ ᱫᱚ ᱦᱳᱣᱟᱴᱥ ᱮᱯ ᱟᱨ ᱰᱚᱴ ᱢᱮ ᱫᱚ ᱚᱱᱟ ᱫᱚ ᱢᱤᱫᱴᱮᱱ ᱦᱳᱥᱴ ᱠᱟᱱᱟ ᱛᱚ ᱚᱞ ᱠᱟᱛᱮ ᱟᱨ ᱢᱤᱫᱴᱮᱱ ᱚᱠᱠᱷᱚᱨ ᱚᱞ ᱦᱩᱭᱩᱜ ᱛᱟᱵᱚᱱᱟ ᱥᱮ ᱠᱮᱨᱮᱠᱴᱟᱨ ᱚᱞ ᱦᱩᱭᱩᱜ ᱛᱟᱵᱚᱱᱟ ᱵᱮᱠ ᱥᱞᱮᱥ ᱚᱞ ᱠᱟᱛᱮ ᱟᱵᱚ ᱡᱟᱦᱟᱸ ᱱᱟᱢᱵᱟᱨ ᱨᱮ ᱠᱩᱞ ᱥᱟᱱᱟ ᱵᱚᱱᱟ ᱚᱱᱟ ᱱᱟᱢᱵᱟᱨ ᱚᱞ ᱞᱟᱜᱟᱣ ᱵᱚᱱᱟ ᱚᱱᱟ ᱢᱟᱲᱟᱝ ᱟᱵᱚ ᱵᱷᱟᱨᱚᱛ ᱫᱤᱥᱚᱢ ᱨᱮᱱᱟᱜ ᱠᱳᱰ ᱚᱞ ᱞᱟᱜᱟᱣ ᱵᱚᱱᱟ ᱵᱷᱟᱨᱚᱛ ᱫᱤᱥᱚᱢ ᱨᱮᱱᱟᱜ ᱠᱳᱰ ᱦᱩᱭᱩᱜ ᱠᱟᱱᱟ ᱯᱞᱟᱥ ᱱᱟᱭᱤᱱ ᱚᱣᱟᱱ ᱛᱚ ᱤᱧ ᱫᱚ ᱵᱟᱹᱧ ᱚᱞ ᱮᱫᱟ ᱱᱟᱭᱤᱱ ᱚᱣᱟᱱ ᱫᱚ ᱱᱚᱣᱟ ᱫᱚ ᱮᱠᱟᱞ ᱛᱮ ᱚᱞ ᱦᱩᱭᱩᱜᱼᱟ ᱤᱧ ᱫᱚᱹᱧ ᱯᱮᱥᱴ ᱮᱫᱟ ᱯᱮᱥᱴ ᱠᱮᱫᱟᱹᱧ ᱧᱮᱞ ᱮᱫᱟᱯᱮ ᱯᱩᱭᱞᱩ ᱨᱮ ᱦᱮᱱᱟᱜᱼᱟ ᱯᱞᱟᱥ ᱱᱟᱭᱤᱱ ᱚᱣᱟᱱ ᱛᱟᱨᱯᱚᱨ ᱡᱟᱦᱟᱸ ᱱᱟᱢᱵᱟᱨ ᱨᱮ ᱟᱵᱚ ᱠᱩᱞ ᱥᱟᱱᱟᱭᱮᱫ ᱵᱚᱱᱟ ᱦᱳᱭ ᱚᱱᱟ ᱱᱟᱢᱵᱟᱨ ᱥᱮ ᱟᱯᱮ ᱡᱟᱦᱟᱸ ᱱᱟᱢᱵᱟᱨ ᱨᱮ ᱠᱩᱞ ᱥᱟᱱᱟᱭᱮᱫ ᱯᱮᱭᱟ ᱚᱱᱟ ᱱᱟᱢᱵᱟᱨ ᱯᱮ ᱮᱢᱟᱜᱼᱟ ᱛᱟᱨᱯᱚᱨ ᱜᱳ ᱨᱮᱵᱚᱱ ᱠᱞᱤᱠᱟ ᱞᱟᱛᱟᱨ ᱨᱮᱯᱮ ᱧᱮᱞ ᱮᱫᱟ ᱢᱟᱣᱩᱥ ᱡᱟᱦᱟᱸ ᱴᱷᱮᱱᱤᱧ ᱫᱚᱦᱚ ᱟᱠᱟᱫᱟ ᱚᱸᱰᱮ ᱜᱳ ᱚᱞ ᱦᱮᱱᱟᱜᱼᱟ ᱛᱚ ᱚᱸᱰᱮ ᱵᱚᱱ ᱠᱞᱤᱠᱟ ᱜᱳ ᱚᱞ ᱞᱮᱠᱷᱟᱱ ᱜᱮ ᱧᱮᱞ ᱞᱮᱜᱮ ᱵᱚᱱ ᱪᱮᱫ ᱦᱤᱡᱩᱜ ᱠᱟᱱᱟ ᱛᱚ ᱱᱤᱝᱠᱟᱹ ᱦᱤᱡᱩᱜᱼᱟ ᱛᱟᱨᱯᱚᱨ ᱠᱚᱱᱴᱤᱱᱤᱭᱩ ᱪᱟᱨᱴ ᱡᱟᱦᱟᱸ ᱚᱸᱰᱮ ᱠᱞᱤᱠ ᱞᱟᱜᱟᱣ ᱵᱚᱱᱟ ᱠᱞᱤᱠ ᱦᱩᱭ ᱞᱮᱱ ᱠᱷᱟᱱ ᱚᱠᱚᱭᱟᱜ ᱱᱟᱢᱵᱟᱨ ᱠᱟᱱᱟ ᱚᱱᱟ ᱦᱮᱡ ᱮᱱᱟ ᱩᱱᱤ ᱯᱷᱳᱴᱳᱭ ᱮᱢ ᱟᱠᱟᱫᱮᱭᱟ ᱟᱨ ᱱᱚᱜᱼᱚᱭ ᱚᱱᱟ ᱱᱟᱢᱵᱟᱨ ᱛᱟᱭ ᱛᱚ ᱱᱟᱥᱮᱱᱟᱜ ᱵᱚᱱ ᱧᱮᱞ ᱞᱮᱜᱮ ᱩᱱᱤ ᱯᱷᱳᱴᱳ ᱚᱠᱚᱭ ᱨᱮᱱ ᱚᱠᱚᱭ ᱦᱚᱲ ᱨᱮᱱ ᱠᱟᱱᱟᱭ ᱟᱨ ᱠᱟᱹᱴᱤᱡ ᱤᱧ ᱡᱚᱢᱮ ᱠᱟᱱᱟ ᱧᱮᱞᱮ ᱠᱟᱱᱟ ᱯᱮ ᱥᱤᱸᱜᱟᱹᱲᱟ ᱥᱮ ᱪᱮᱫ ᱮ ᱡᱚᱢ ᱮᱫᱟ ᱛᱚ ᱱᱩᱭ ᱦᱚᱲᱟᱜ ᱠᱟᱱᱟ ᱛᱚ ᱵᱮᱠ ᱨᱤᱧ ᱦᱤᱡᱩᱜ ᱠᱟᱱᱟ ᱵᱮᱠ ᱦᱮᱡ ᱠᱟᱛᱮ ᱞᱟᱛᱟᱨ ᱨᱮ ᱪᱮᱫ ᱯᱮ ᱧᱮᱞ ᱮᱫᱟ ᱴᱟᱭᱤᱯ ᱮ ᱢᱮᱥᱮᱡᱽ ᱱᱚᱰᱮ ᱠᱷᱚᱡ ᱫᱚ ᱢᱮᱥᱮᱡᱽ ᱵᱚᱱ ᱠᱩᱞ ᱫᱟᱲᱮᱭᱟᱜᱼᱟ ᱟᱨ ᱯᱷᱳᱴᱳ ᱵᱷᱤᱰᱤᱭᱳ ᱠᱚᱢᱟ ᱯᱮ ᱵᱟᱲᱟᱭ ᱜᱮ ᱚᱠᱟ ᱠᱷᱚᱡ ᱠᱩᱞ ᱦᱩᱭᱩᱜᱼᱟ ᱛᱚ ᱱᱤᱭᱟᱹ ᱜᱮ ᱡᱟᱹᱱᱤᱡ ᱵᱟᱝ ᱯᱮ ᱵᱟᱲᱟᱭ ᱠᱟᱱ ᱛᱟᱦᱮᱱ ᱡᱮ ᱵᱤᱱᱟᱹ ᱱᱟᱢᱵᱟᱨ ᱥᱮᱵᱷ ᱠᱟᱛᱮ ᱪᱤᱠᱟᱹᱛᱮ ᱦᱳᱣᱟᱴᱥᱮᱯ ᱨᱮᱵᱚᱱ ᱠᱩᱞ ᱫᱟᱲᱮᱭᱟᱜᱼᱟ ᱥᱮ ᱵᱚᱱ ᱪᱟᱴ ᱫᱟᱲᱮᱭᱟᱜᱼᱟ ᱛᱚ ᱡᱟᱹᱱᱤᱡ ᱠᱷᱟᱱ ᱯᱮ ᱵᱟᱲᱟᱭ ᱧᱟᱢ ᱠᱮᱫᱟ ᱛᱚ ᱱᱚᱝᱠᱟ ᱜᱮ ᱡᱩᱫᱤ ᱵᱷᱤᱰᱤᱭᱳ ᱟᱨᱚ ᱧᱮᱞ ᱥᱟᱱᱟᱭᱮᱫ ᱯᱮᱭᱟ ᱥᱮ ᱵᱟᱲᱟᱭ ᱥᱟᱱᱟᱭᱮᱫ ᱯᱮᱭᱟ ᱮᱱᱰᱨᱚᱭᱮᱰ ᱮᱯᱥ ᱨᱮᱱᱟᱜ ᱴᱤᱯᱥ ᱮᱱᱰ ᱴᱨᱤᱠ ᱛᱟᱦᱚᱞᱮ ᱪᱮᱱᱮᱞ ᱚᱵᱚᱥᱥᱳᱭ ᱥᱟᱵᱥᱠᱨᱟᱭᱤᱵᱽ ᱯᱮ ᱟᱨ ᱠᱩᱥᱤᱭᱟᱜ ᱠᱟᱱ ᱠᱷᱟᱡ ᱯᱮ ᱞᱟᱭᱤᱠ ᱮᱢᱟᱜ ᱯᱮ ᱟᱨ ᱡᱟᱦᱟᱱᱟᱜ ᱡᱩᱫᱤ ᱢᱮᱱ ᱛᱮᱱᱟᱜ ᱦᱮᱱᱟᱜᱼᱟ ᱛᱟᱦᱚᱞᱮ ᱠᱚᱢᱮᱱᱴ ᱨᱮᱯᱮ ᱞᱟᱹᱭ ᱥᱚᱫᱚᱨᱟ ᱱᱚᱝᱠᱟ ᱜᱮ ᱟᱨᱚ ᱵᱷᱤᱰᱤᱭᱳ ᱟᱹᱜᱩ ᱠᱟᱛᱮ ᱤᱧ ᱦᱤᱡᱩᱜᱼᱟ ᱟᱞᱟᱫᱟ ᱟᱞᱟᱫᱟ ᱮᱯᱥ ᱟᱛᱮ ᱛᱚ ᱛᱤᱦᱤᱧ ᱫᱚ ᱱᱚᱰᱮ ᱦᱩᱭᱱᱟ ᱱᱚᱣᱟ ᱫᱚ ᱯᱩᱭᱞᱩ ᱦᱳᱣᱟᱴᱥᱮᱯ ᱴᱤᱯᱥ ᱛᱟᱦᱮᱸ ᱠᱟᱱᱟ ᱛᱚ ᱫᱚᱥᱟᱨ ᱛᱮᱥᱟᱨ ᱟᱨᱚ ᱛᱟᱦᱮᱸᱭᱮᱱᱟ ᱢᱤᱫᱴᱮᱱ ᱵᱷᱤᱰᱤᱭᱳ ᱨᱮᱫᱚ ᱡᱮᱦᱮᱛᱩ ᱵᱟᱝ ᱞᱟᱹᱭ ᱥᱚᱫᱚᱨᱚᱜᱼᱟ ᱡᱚᱛᱚ ᱫᱚ ᱟᱹᱰᱤ ᱢᱟᱨᱟᱝ ᱵᱷᱤᱰᱤᱭᱳ ᱦᱩᱭᱩᱜᱼᱟ ᱚᱞᱨᱮᱰᱤ ᱪᱟᱨ ᱢᱤᱱᱤᱴ ᱦᱩᱭ ᱠᱟᱱᱟ ᱵᱷᱤᱰᱤᱭᱳ ᱛᱚ ᱢᱟ ᱛᱟᱦᱚᱞᱮ ᱵᱷᱤᱰᱤᱭᱳ ᱫᱚ ᱱᱚᱰᱮ ᱜᱤᱧ ᱢᱩᱪᱟᱹᱫ ᱮᱫᱟ